ᱟᱪᱪᱷᱟ ᱜᱚᱢᱠᱮ ᱱᱚᱰᱮ ᱛᱮᱦᱮᱧ ᱦᱟᱸᱜ ᱰᱟᱠᱛᱟᱨ ᱵᱤ ᱟᱨ ᱟᱢᱵᱮᱫᱽᱠᱚᱨ ᱜᱚᱢᱠᱮᱭᱟᱜ ᱡᱟᱱᱟᱢ ᱢᱟᱦᱟ ᱨᱮ ᱟᱹᱰᱤ ᱥᱟᱸᱜᱮ ᱦᱟᱸᱜ ᱵᱚᱱ ᱦᱮᱡ ᱡᱟᱨᱣᱟ ᱟᱠᱟᱱᱟ ᱛᱮᱦᱮᱧ ᱱᱚᱣᱟ ᱢᱟᱦᱟ ᱨᱮ ᱟᱪᱪᱷᱟ ᱜᱚᱢᱠᱮ ᱟᱵᱮᱱ ᱫᱚ ᱦᱟᱸᱜ ᱚᱠᱟ ᱠᱷᱚᱱᱟᱜ ᱵᱮᱱ ᱦᱮᱡ ᱟᱠᱟᱱᱟ ᱥᱮ ᱚᱠᱚᱭ ᱠᱟᱱᱟ ᱵᱮᱱ ᱟᱹᱞᱤᱧ ᱫᱚ ᱠᱩᱞᱤ ᱯᱟᱺᱰᱩᱣᱟᱹ ᱟᱹᱞᱤᱧᱟᱜ ᱧᱩᱛᱩᱢ ᱫᱚ ᱵᱚᱞᱟᱭ ᱥᱚᱨᱮᱱ

ᱫᱷᱟᱲ ᱛᱩᱝ ᱢᱟᱱᱮ ᱟᱵᱚ ᱥᱮᱫᱟᱭ ᱞᱮᱠᱟ ᱛᱮᱫᱚ ᱟᱹᱰᱤ ᱞᱮᱠᱟᱱ ᱢᱟᱱᱮ ᱟᱵᱚᱣᱟᱜ ᱫᱤᱥᱚᱢ ᱛᱟᱦᱮᱸ ᱠᱟᱱᱟ ᱢᱮᱱᱠᱷᱟᱱ ᱱᱤᱛ ᱟᱵᱚ ᱨᱮᱱ ᱫᱟᱨᱟᱭ ᱠᱟᱱ ᱜᱤᱫᱟᱹᱨ ᱯᱤᱫᱟᱹᱨ ᱦᱟᱸᱜ ᱚᱱᱟ ᱵᱚᱱ ᱥᱟᱨᱮᱡ ᱫᱚᱦᱚ ᱫᱟᱲᱮᱭᱟᱠᱚᱣᱟ ᱥᱮ ᱵᱟᱝ ᱱᱚᱣᱟ ᱟᱹᱰᱤ ᱢᱤᱫᱴᱟᱝ ᱪᱮᱞᱮᱧᱡᱽ ᱨᱮᱵᱚᱱ ᱦᱮᱡ ᱛᱤᱸᱜᱩ ᱟᱠᱟᱱᱟ ᱡᱟᱠ ᱡᱚᱠᱷᱚᱱ ᱟᱵᱮᱱᱟᱜ ᱩᱯᱨᱩᱢ ᱨᱮ ᱪᱷᱚ ᱟᱱᱟ ᱵᱤᱱ ᱡᱩᱴᱤᱡᱟᱜ ᱛᱮ ᱟᱹᱞᱤᱧ ᱯᱟᱦᱴᱟ ᱠᱷᱚᱱᱟᱜ ᱟᱹᱰᱤ ᱟᱹᱰᱤ ᱥᱟᱨᱦᱟᱣ ᱟᱪᱪᱷᱟ ᱜᱚᱢᱠᱮ

ᱟᱪᱪᱷᱟ ᱟᱪᱪᱷᱟ ᱱᱚᱣᱟ ᱫᱚ ᱱᱤᱛᱚᱜ ᱫᱚ ᱵᱷᱟᱨᱚᱛ ᱡᱟᱠᱟᱛ ᱢᱟᱹᱡᱷᱤ ᱯᱟᱨᱜᱟᱱᱟ ᱢᱚᱦᱚᱞ ᱨᱟᱱᱤᱵᱟᱸᱫᱽ ᱵᱞᱚᱠ ᱠᱟᱹᱢᱤᱭᱟᱹ ᱠᱚᱣᱟᱜ ᱠᱟᱹᱢᱤ ᱴᱷᱟᱶ ᱠᱟᱱᱟ ᱱᱚᱣᱟ ᱫᱚ ᱟᱪᱪᱷᱟ ᱟᱪᱪᱷᱟ ᱟᱨ ᱟᱹᱫᱤᱵᱟᱹᱥᱤ ᱮᱠᱚᱛᱟ ᱢᱚᱧᱪᱚ ᱦᱚᱸ ᱱᱚᱰᱮ ᱢᱮᱱᱟᱜ ᱟᱠᱟᱫᱟ ᱡᱚᱛᱚ ᱟᱹᱫᱤᱵᱟᱹᱥᱤ ᱠᱚ ᱟᱫᱚ ᱡᱚᱛᱚ ᱟᱹᱫᱤᱵᱟᱹᱥᱤ ᱠᱚ ᱟᱛᱮᱫ ᱜᱮ ᱛᱮᱦᱮᱧ ᱫᱚ ᱱᱚᱣᱟ ᱱᱚᱣᱟ ᱠᱟᱹᱢᱤ ᱦᱚᱨᱟ ᱫᱚ ᱛᱮᱦᱮᱧ ᱥᱟᱯᱲᱟᱣ ᱟᱠᱟᱱᱟ ᱡᱟᱱᱟᱢ ᱢᱟᱦᱟ ᱢᱟᱱᱟᱣᱟ ᱟᱪᱪᱷᱟ ᱟᱪᱪᱷᱟ ᱡᱟᱠ ᱱᱚᱣᱟ ᱴᱷᱮᱱ ᱢᱤᱫᱴᱟᱝ ᱟᱹᱰᱤ ᱢᱟᱨᱟᱝ ᱚᱲᱟᱜ ᱧᱮᱞᱚᱜ ᱠᱟᱱᱟ ᱱᱚᱣᱟ ᱡᱩᱫᱤ ᱟᱵᱚ ᱟᱹᱫᱤᱵᱟᱹᱥᱤ ᱠᱚᱣᱟᱜ ᱢᱤᱫᱴᱟᱝ ᱚᱱᱠᱟᱱ ᱤᱭᱟᱹ ᱱᱚᱣᱟ ᱡᱮ ᱚᱯᱷᱤᱥ ᱞᱮᱠᱟ ᱥᱮ ᱜᱟᱶᱛᱟ ᱚᱲᱟᱜ ᱞᱮᱠᱟ ᱦᱟᱸᱜ ᱤᱭᱟᱹᱜᱼᱟ ᱫᱟᱨᱟᱭ ᱠᱟᱱ ᱫᱤᱱ ᱨᱮ ᱟᱵᱚ ᱞᱟᱵᱷ ᱵᱚᱱ ᱧᱟᱢ ᱫᱟᱲᱮᱭᱟᱜᱼᱟ ᱟᱵᱮᱱ ᱯᱟᱺᱰᱩᱣᱟᱹ ᱨᱮᱱ ᱦᱩᱜᱽᱞᱤ ᱨᱮᱱ ᱜᱚᱢᱠᱮ ᱱᱚᱝᱠᱟ ᱜᱮ ᱡᱩᱫᱤ ᱦᱟᱸᱜ ᱵᱚᱱ ᱧᱟᱢ ᱠᱷᱟᱱ ᱟᱵᱚ ᱢᱟᱱᱮ ᱢᱤᱫᱴᱟᱝ ᱪᱮᱫ

ᱱᱚᱣᱟ ᱫᱚ ᱱᱚᱣᱟ ᱨᱟᱱᱤᱵᱟᱸᱫᱷ ᱵᱞᱚᱠ ᱴᱚᱴᱷᱟ ᱵᱟᱸᱠᱩᱲᱟ ᱰᱤᱥᱴᱤᱠ ᱨᱮᱱᱟᱜ ᱤᱭᱟᱹ ᱠᱟᱱᱟ ᱛᱮᱦᱮᱧ ᱵᱤ ᱟᱨ ᱟᱢᱵᱮᱫᱠᱚᱨ ᱟᱜ ᱡᱟᱱᱟᱢ ᱢᱟᱦᱟ ᱨᱮ ᱱᱚᱣᱟ ᱠᱷᱟᱴᱚ ᱢᱟᱪᱷᱟᱛᱮ ᱢᱟ ᱛᱚᱵᱮ ᱥᱟᱱᱟᱢ ᱠᱚ ᱡᱟᱦᱟᱸᱭ ᱠᱚᱯᱮ ᱠᱩᱥᱤᱭᱟᱜ ᱠᱷᱟᱱ ᱞᱟᱭᱤᱠ ᱛᱟᱵᱚᱱᱟᱯᱮ ᱥᱮᱭᱟᱨ ᱛᱟᱵᱚᱱᱟ ᱢᱟ ᱛᱚᱵᱮ ᱥᱟᱱᱟᱢ ᱠᱚᱜᱮ ᱡᱚᱦᱟᱨ